ᱦᱮᱞᱳ ᱜᱟᱛᱮ ᱠᱚ ᱱᱚᱜᱼᱚ ᱱᱚᱝᱠᱟ ᱟᱞᱮ ᱥᱮᱫ ᱫᱚ ᱯᱩᱨᱟᱹ ᱡᱚᱵᱚᱡ ᱡᱚᱵᱚᱡ ᱪᱮᱫ ᱞᱚᱜᱷᱩ ᱪᱟᱯ ᱟᱯᱮ ᱥᱮᱫ ᱫᱚ ᱚᱠᱟ ᱞᱮᱠᱟ ᱫᱟᱜᱮᱜᱼᱟ ᱱᱚᱣᱟ ᱡᱟᱹᱯᱩᱫ ᱨᱮ ᱟᱞᱮ ᱥᱮᱫ ᱫᱚ ᱩᱰᱤ ᱮᱴᱟᱜ ᱜᱮ ᱯᱩᱨᱟᱹ ᱴᱷᱤᱴᱤᱱᱟᱹᱜ ᱠᱚᱛᱮ ᱫᱟᱜ ᱱᱚᱣᱟ ᱫᱟᱜ ᱚᱠᱟ ᱠᱷᱚᱡᱟᱜ ᱦᱤᱡᱩᱜ ᱠᱟᱱᱟ ᱱᱤᱛᱚᱜ ᱦᱟᱸᱜ ᱤᱧ ᱫᱮᱠᱷᱟᱣ ᱠᱚ ᱛᱟᱵᱚᱱᱟ ᱯᱩᱨᱟᱹ ᱵᱩᱨᱩ ᱠᱷᱚᱡᱟᱜ ᱟᱞᱮ ᱫᱚ ᱵᱩᱨᱩ ᱫᱤᱥᱚᱢ ᱦᱚᱲ ᱠᱟᱱᱟᱞᱮ ᱵᱩᱨᱩ ᱫᱷᱟᱨᱮ ᱛᱟᱞᱟ ᱵᱩᱨᱩ ᱥᱮᱫ ᱜᱮ ᱚᱠᱟ ᱠᱷᱚᱡᱟᱜ ᱡᱚᱦᱚᱨ ᱩᱰᱩᱠ ᱠᱟᱛᱮ ᱱᱚᱝᱠᱟ ᱫᱚ ᱵᱚᱲᱚᱜ ᱵᱚᱲᱚᱜ ᱞᱤᱸᱜᱤ ᱦᱮᱡ ᱟᱞᱮ ᱠᱟᱱᱟ ᱟᱫᱚ ᱚᱱᱟᱜᱮ ᱦᱟᱸᱜ ᱞᱮ ᱮᱥᱮᱫ ᱦᱚᱴᱚ ᱠᱟᱜ ᱞᱟᱹᱜᱤᱫ ᱦᱟᱱᱛᱮ ᱱᱚᱜᱼᱚᱭ ᱥᱚᱲᱚᱠ ᱠᱚ ᱛᱟᱞᱮ ᱫᱚ ᱯᱩᱨᱟᱹ ᱩᱱᱩᱢ ᱤᱫᱤᱭᱮᱜᱼᱟ ᱟᱨ ᱚᱲᱟᱜ ᱠᱚᱣᱟᱜ ᱠᱟᱛᱷᱟ ᱫᱚ ᱪᱮᱫ ᱤᱧ ᱞᱟᱹᱭᱟ ᱦᱟᱯᱮ ᱚᱲᱟᱜ ᱱᱚᱣᱟ ᱠᱚᱫᱚ ᱟᱞᱮ ᱵᱩᱨᱩ ᱫᱤᱥᱚᱢ ᱵᱟᱹᱫᱽ ᱠᱟᱱᱟ ᱱᱚᱜᱼᱚᱭ ᱫᱷᱤᱨᱤ ᱫᱟᱨᱮ ᱛᱮᱜᱮ ᱯᱮᱨᱮᱡ ᱟᱠᱟᱱᱟ ᱡᱟᱹᱥᱛᱤ ᱫᱚ ᱫᱷᱤᱨᱤ ᱠᱚ ᱵᱟᱹᱫᱽ ᱠᱚᱨᱮ ᱟᱹᱰᱤ ᱯᱚᱦᱚ ᱟᱞᱮ ᱥᱮᱫ ᱫᱚ ᱟᱨ ᱱᱚᱛᱮ ᱫᱚ ᱵᱩᱨᱩ ᱢᱮᱱᱟᱜᱼᱟ ᱟᱨ ᱱᱚᱜᱼᱚ ᱱᱚᱣᱟ ᱠᱮᱱᱮᱞ ᱫᱟᱜ ᱦᱤᱡᱩᱜ ᱠᱟᱱᱟ ᱱᱚᱣᱟ ᱠᱮᱱᱟᱞ ᱫᱟᱜ ᱠᱚᱛᱮ ᱥᱚᱡᱷᱮ ᱟᱠᱟᱱ ᱛᱮ ᱟᱞᱮ ᱥᱮᱫ ᱫᱚ ᱯᱩᱨᱟᱹ ᱯᱮᱨᱮᱡ ᱪᱟᱵᱟᱜ ᱠᱟᱱᱟ ᱟᱹᱰᱤ ᱥᱚᱠᱛᱚ ᱵᱩᱨᱩ ᱫᱟᱜ ᱵᱩᱨᱩ ᱠᱚ ᱧᱩᱛ ᱪᱟᱵᱟ ᱜᱚᱫ ᱟᱠᱟᱫᱼᱟ ᱱᱚᱣᱟ ᱡᱟᱹᱯᱩᱫ ᱟᱹᱰᱤ ᱡᱳᱨᱮ ᱟᱜᱷᱟᱛ ᱟᱠᱟᱫ ᱞᱮᱭᱟ ᱟᱞᱮ ᱫᱚ ᱱᱚᱣᱟ ᱠᱮᱱᱟᱞ ᱠᱚᱨᱮ ᱫᱟᱜ ᱠᱚ ᱦᱤᱡᱩᱜ ᱠᱟᱱᱟ ᱦᱟᱹᱱᱠᱩ ᱦᱟᱹᱱᱠᱩ ᱛᱟᱞᱮ ᱠᱚ ᱢᱟᱲᱟᱝ ᱠᱟᱱᱟ ᱦᱟᱯᱮ ᱚᱱᱛᱮ ᱨᱮ ᱜᱮᱥᱚ ᱠᱟᱛᱮᱫ ᱢᱟᱨᱟᱝ ᱢᱟᱨᱟᱝ ᱵᱤᱧ ᱠᱚᱠᱚ ᱟᱹᱛᱩ ᱦᱤᱡᱩᱜ ᱜᱮᱭᱟ ᱱᱚᱰᱮ ᱫᱚ ᱱᱚᱜᱼᱚ ᱱᱚᱝᱠᱟ ᱟᱹᱰᱤ ᱯᱟᱣᱟᱨ ᱛᱮ ᱦᱤᱡᱩᱜ ᱠᱟᱱᱟ ᱱᱚᱰᱮ ᱫᱚ ᱯᱩᱨᱟᱹ ᱢᱳᱵᱟᱭᱤᱞ ᱠᱚᱧ ᱠᱩᱥᱤ ᱠᱮᱫᱟ ᱢᱟᱱᱮ ᱟᱫ ᱩᱛᱟᱹᱨᱚᱜᱼᱟ ᱦᱟᱱᱛᱮ ᱠᱷᱚᱡ ᱦᱤᱡᱩᱜ ᱠᱟᱱᱟ ᱯᱩᱨᱟᱹ ᱯᱮᱨᱮᱡ ᱯᱮᱨᱮᱡ ᱵᱩᱨᱩ ᱠᱷᱚᱡᱟᱜ ᱜᱮ ᱫᱮᱞᱟᱵᱚ ᱦᱟᱹᱛᱤᱭᱟᱹᱨ ᱦᱚᱸ ᱵᱟᱹᱱᱩᱜ ᱠᱟᱜᱼᱟ ᱵᱤᱧ ᱠᱚᱠᱚ ᱟᱹᱛᱩ ᱦᱮᱡ ᱟᱠᱟᱱᱟ ᱢᱟᱱᱮ ᱫᱟᱹᱲ ᱟᱨᱟᱣᱟᱞ ᱜᱮ ᱱᱚᱛᱮ ᱠᱟᱹᱣᱨᱟᱹ ᱫᱟᱨᱮ ᱠᱚ ᱨᱚᱦᱚᱭ ᱦᱩᱭ ᱠᱟᱱᱟ ᱱᱚᱛᱮ ᱵᱩᱨᱩ ᱵᱷᱤᱛᱨᱤ ᱨᱮᱜᱮ ᱡᱷᱟᱹᱱᱴᱤ ᱠᱟᱛᱮ ᱮᱥᱮᱫ ᱦᱩᱭ ᱠᱟᱱᱟ ᱩᱰᱤ ᱠᱚᱦᱚᱸ ᱫᱟᱨᱮ ᱠᱟᱱᱟ ᱠᱟᱹᱣᱨᱟᱹ ᱫᱟᱨᱮ ᱦᱚᱸ ᱯᱩᱨᱟᱹ ᱠᱮᱱᱟᱞ ᱠᱚ ᱟᱹᱛᱩ ᱯᱟᱨᱚᱢ ᱜᱚᱫ ᱟᱠᱟᱜᱼᱟ ᱯᱩᱨᱟᱹ ᱠᱮᱱᱟᱞ ᱪᱮᱛᱟᱱ ᱛᱮ ᱫᱟᱜ ᱠᱚ ᱦᱤᱡᱩᱜ ᱠᱟᱱᱟ ᱟᱞᱮ ᱟᱹᱛᱩ ᱜᱟᱰᱟ ᱢᱮᱱ ᱫᱚ ᱵᱟᱲᱮ ᱫᱟᱜ ᱜᱟᱰᱟ ᱠᱟᱱᱟ ᱦᱟᱸᱜ ᱱᱟᱛᱮ ᱨᱮ ᱛᱟᱦᱮᱸᱭᱮᱱᱟ ᱫᱩᱞ ᱫᱟᱜ ᱦᱟᱱᱛᱮ ᱨᱮ ᱛᱟᱦᱮᱸᱭᱮᱱᱟ ᱰᱷᱚᱸᱜᱟ ᱫᱟᱜ ᱚᱱᱟ ᱛᱟᱞᱟ ᱨᱮᱫᱚ ᱢᱮᱱᱟᱜᱼᱟ ᱵᱟᱲᱮ ᱫᱟᱜ ᱟᱫᱚ ᱵᱟᱲᱮ ᱫᱟᱜ ᱜᱮ ᱛᱟᱞᱮ ᱟᱹᱛᱩ ᱫᱚ ᱟᱨ ᱜᱟᱰᱟ ᱦᱚᱸ ᱛᱟᱞᱮ ᱵᱟᱲᱮ ᱫᱟᱜ ᱜᱟᱰᱟ ᱜᱮᱞᱮ ᱢᱮᱛᱟᱜ ᱠᱟᱱᱟ ᱚᱱᱟ ᱨᱮᱞᱮ ᱮᱥᱮᱫ ᱞᱮᱠᱷᱟᱱ ᱱᱟᱛᱮᱜᱼᱟ ᱟᱹᱛᱩ ᱥᱮᱱ ᱩᱱᱟᱹᱜ ᱵᱟᱝ ᱪᱟᱞᱟᱜᱼᱟ ᱯᱩᱨᱟᱹ ᱱᱚᱛᱮ ᱰᱮᱢ ᱠᱚ ᱵᱮᱱᱟᱣ ᱟᱠᱟᱫ ᱞᱮᱭᱟ ᱰᱮᱢ ᱨᱮᱭᱟᱜ ᱪᱮᱫ ᱵᱷᱮᱞᱩ ᱦᱚᱸ ᱵᱟᱹᱱᱩᱜ ᱟᱠᱟᱫᱼᱟ ᱱᱚᱜᱼᱚᱭ ᱱᱚᱝᱠᱟ ᱟᱞᱮ ᱵᱩᱨᱩ ᱜᱟᱰᱟ ᱫᱚ ᱱᱚᱜᱼᱚ ᱱᱚᱝᱠᱟ ᱟᱹᱰᱤ ᱡᱳᱨ ᱵᱟᱱ ᱟᱠᱟᱱᱟ ᱯᱩᱨᱟᱹ ᱦᱤᱡᱩᱜ ᱠᱟᱱᱟ ᱢᱟᱱᱮ ᱫᱚ ᱡᱟᱦᱟᱱᱟᱜ ᱛᱟᱱᱟᱜ ᱞᱮᱠᱟ ᱵᱩᱨᱩ ᱫᱤᱥᱚᱢ ᱯᱩᱴᱠᱩᱱᱤᱡ ᱚᱠᱚᱭ ᱠᱚᱯᱮ ᱧᱮᱞ ᱟᱠᱟᱫ ᱥᱮ ᱵᱟᱝ ᱡᱚ ᱫᱚ ᱵᱟᱹᱱᱩᱜ ᱟᱠᱟᱫᱼᱟ ᱠᱤᱱᱛᱩ ᱥᱟᱠᱟᱢ ᱛᱮᱫ ᱤᱧ ᱫᱮᱠᱷᱟᱣ ᱟᱯᱮ ᱠᱟᱱᱟ ᱫᱟᱨᱮ ᱛᱮᱫ ᱤᱧ ᱫᱮᱠᱷᱟᱣ ᱟᱯᱮ ᱠᱟᱱ ᱛᱟᱵᱚᱱᱟ ᱯᱩᱴᱠᱩᱱᱤᱡ ᱢᱮᱱᱛᱮ ᱠᱚ ᱢᱮᱛᱟᱜ ᱠᱟᱱᱟ ᱱᱚᱜᱼᱚ ᱱᱚᱣᱟ ᱯᱩᱴᱠᱩᱱᱤᱡ ᱫᱟᱨᱮ ᱟᱫᱚ ᱱᱚᱣᱟ ᱫᱚ ᱤᱭᱟᱹ ᱡᱚᱠᱷᱚᱱ ᱡᱚᱜᱼᱟ ᱪᱮᱛᱟᱱ ᱥᱮᱱᱤᱧ ᱨᱟᱠᱟᱵ ᱧᱚᱜᱚᱜ ᱠᱟᱱᱟ ᱟᱨ ᱱᱚᱣᱟ ᱦᱚᱨ ᱛᱮᱜᱮ ᱵᱩᱱᱩᱢ ᱫᱟᱜ ᱫᱮᱵᱚᱯᱤᱴᱷ ᱦᱚᱸ ᱪᱟᱞᱟᱣ ᱟᱠᱟᱱᱟ ᱵᱩᱱᱩᱢ ᱫᱟᱜ ᱡᱟᱦᱟᱸ ᱦᱟᱸᱜ ᱚᱸᱰᱮ ᱥᱤᱵᱚ ᱨᱟᱛᱨᱤ ᱨᱮ ᱵᱚᱸᱜᱟ ᱦᱩᱭᱩᱜᱼᱟ ᱱᱚᱣᱟ ᱦᱚᱨ ᱜᱮ ᱪᱟᱞᱟᱣ ᱠᱟᱱᱟ ᱡᱟᱦᱟᱸ ᱛᱤᱥ ᱠᱚᱯᱮ ᱦᱮᱡ ᱵᱟᱲᱟᱜ ᱠᱷᱟᱱ ᱫᱚ ᱱᱚᱣᱟ ᱪᱮᱛᱟᱱ ᱠᱟᱹᱴᱤᱡ ᱦᱮᱡ ᱧᱚᱜ ᱟᱠᱟᱱ ᱛᱟᱵᱚᱱᱟ ᱟᱹᱰᱤ ᱢᱟᱨᱟᱝ ᱪᱟᱹᱴᱟᱹᱱᱤ ᱠᱟᱱᱟ ᱱᱚᱣᱟ ᱫᱚ ᱱᱚᱜᱼᱚ ᱱᱚᱝᱠᱟ ᱫᱩᱞᱩᱜ ᱠᱟᱱᱟ ᱱᱚᱝᱠᱟ ᱦᱤᱡᱩᱜ ᱠᱟᱱᱟ ᱢᱟᱨᱟᱝ ᱢᱟᱨᱟᱝ ᱵᱤᱧ ᱠᱚᱠᱚ ᱟᱹᱛᱩ ᱦᱤᱡᱩᱜ ᱜᱮᱭᱟ ᱟᱨ ᱫᱷᱤᱨᱤ ᱠᱚ ᱩᱞᱴᱟᱹᱣ ᱟᱹᱜᱩ ᱠᱟᱜᱼᱟ ᱱᱚᱣᱟ ᱦᱚᱸᱛᱚ ᱫᱩᱞ ᱪᱟᱞᱟᱜ ᱠᱟᱱᱟ ᱱᱚᱣᱟ ᱫᱚ ᱱᱚᱰᱮ ᱫᱚ ᱠᱩᱸᱰᱚ ᱞᱮᱠᱟ ᱢᱮᱱᱟᱜᱼᱟ ᱟᱯᱮ ᱧᱩᱨᱩᱜ ᱧᱩᱨᱩᱜ ᱜᱤᱧ ᱵᱩᱡᱷᱟᱹᱣᱮᱫᱼᱟ

ᱵᱟᱝᱠᱷᱟᱱ ᱩᱱᱟᱹᱜ ᱤᱧ ᱫᱮᱠᱷᱟᱣ ᱠᱚᱛᱟ ᱵᱚᱱᱟ ᱱᱚᱰᱮ ᱯᱷᱤᱥᱴ ᱠᱚᱠᱚ ᱦᱮᱡ ᱵᱟᱲᱟᱜ ᱜᱮᱭᱟ ᱟᱨ ᱟᱯᱮ ᱦᱚᱸ ᱡᱩᱫᱤ ᱡᱟᱦᱟᱸ ᱛᱤᱥᱚᱜ ᱱᱟᱣᱟ ᱵᱚᱨᱥᱚ ᱠᱤᱝᱵᱟ ᱵᱚᱲ ᱫᱤᱱ ᱠᱚᱨᱮ ᱯᱮ ᱦᱮᱡ ᱵᱟᱲᱟᱜ ᱠᱷᱟᱱ ᱫᱚ ᱱᱚᱰᱮ ᱟᱹᱰᱤ ᱪᱮᱦᱨᱟ ᱡᱟᱭᱜᱟ ᱠᱟᱱᱟ ᱵᱩᱨᱩ ᱫᱤᱥᱚᱢ ᱡᱟᱭᱜᱟ ᱛᱟᱞᱮ ᱱᱚᱛᱮ ᱫᱚ ᱵᱩᱨᱩ ᱛᱟᱦᱮᱸᱭᱮᱱᱟ ᱱᱚᱰᱮ ᱫᱚ ᱫᱟᱜ ᱱᱚᱰᱮ ᱫᱚ ᱥᱤᱛᱩᱝ ᱡᱟᱹᱯᱩᱫ ᱱᱚᱝᱠᱟ ᱜᱮ ᱡᱤᱭᱚᱱ ᱢᱩᱪᱟᱹᱫ ᱟᱠᱟᱱᱟ ᱯᱩᱨᱟᱹ ᱟᱹᱰᱤ ᱜᱟᱱ ᱵᱩᱨᱩ ᱢᱮᱱᱟᱜᱼᱟ ᱟᱫᱚ ᱚᱱᱟ ᱵᱩᱨᱩ ᱛᱤᱱᱟᱹᱝ ᱥᱟᱺᱜᱤᱧ ᱠᱚᱨᱮ ᱠᱷᱚᱱᱟᱜ ᱪᱚ ᱱᱚᱣᱟ ᱫᱚ ᱦᱟᱸᱜ ᱢᱟᱱᱮ ᱢᱟᱨᱟᱝ ᱵᱩᱨᱩ ᱯᱟᱨᱚᱢ ᱠᱚᱨᱮ ᱠᱷᱚᱱᱟᱜ ᱱᱚᱣᱟ ᱫᱚ ᱞᱤᱸᱡᱤ ᱦᱤᱡᱩᱜ ᱠᱟᱱᱟ ᱱᱚᱣᱟ ᱫᱟᱜ ᱫᱚ ᱛᱚ ᱨᱩᱣᱟᱹᱲ ᱦᱩᱭᱩᱜ ᱠᱟᱱᱟ ᱦᱟᱸᱰᱮ ᱫᱟᱫᱟ ᱛᱟᱠᱚ ᱠᱚ ᱮᱥᱮᱫᱮᱜᱼᱟ ᱜᱚᱲᱚ ᱧᱚᱜ ᱟᱠᱚ ᱜᱮ ᱟᱹᱰᱤ ᱡᱳᱨᱥᱳᱨ ᱞᱮ ᱪᱷᱩᱴᱟᱹᱣ ᱠᱟᱱᱟ ᱱᱚᱣᱟ ᱫᱟᱜ ᱢᱟ ᱡᱚᱛᱚ ᱟᱹᱛᱩ ᱛᱮ ᱪᱟᱞᱟᱜ ᱠᱟᱱᱟ ᱟᱫᱚ ᱟᱹᱛᱩ ᱠᱚᱢᱟ ᱩᱱᱩᱢ ᱩᱱᱩᱢ ᱤᱫᱤᱭᱮᱫᱼᱟ ᱛᱟᱦᱚᱞᱮ ᱵᱚᱛᱚᱨ ᱜᱮᱞᱮ ᱵᱩᱡᱷᱟᱹᱣᱮᱫᱼᱟ

ᱯᱩᱨᱟᱹ ᱦᱚᱧ ᱜᱚᱜ ᱟᱭᱟ ᱟᱨ ᱢᱟᱜᱟ ᱱᱚᱜᱼᱚ ᱱᱚᱣᱟ ᱠᱚᱞᱮ ᱤᱫᱤᱭᱮᱫᱼᱟ ᱟᱹᱰᱤ ᱠᱟᱨᱟ ᱠᱩᱴᱟᱹ ᱯᱩᱨᱟᱹ ᱱᱚᱜᱼᱚ ᱱᱚᱝᱠᱟ ᱟᱹᱰᱤ ᱠᱚᱲᱟ ᱞᱮ ᱵᱮᱱᱟᱣ ᱞᱮ ᱪᱷᱩᱴᱟᱹᱣ ᱟᱠᱟᱱ ᱜᱮᱭᱟ ᱱᱟᱦᱟᱜ ᱥᱩᱠᱨᱤ ᱛᱩᱠᱟᱹ ᱞᱮᱠᱟᱞᱮ ᱵᱮᱱᱟᱣᱟᱜ ᱠᱟᱱᱟ ᱱᱚᱰᱮ ᱟᱨ ᱦᱟᱱᱛᱮ ᱠᱷᱚᱱᱟᱜ ᱚᱠᱟ ᱞᱮᱠᱟ ᱞᱮ ᱟᱲᱟᱜᱮᱫᱼᱟ ᱯᱟᱸᱭᱟ ᱡᱷᱩᱵᱟᱹ ᱤᱱᱟᱹ ᱠᱷᱟᱱ ᱱᱚᱰᱮ ᱰᱷᱟᱝᱚᱜᱼᱟ ᱰᱷᱟᱝ ᱞᱮᱱ ᱠᱷᱟᱱ ᱱᱚᱛᱮ ᱫᱟᱜ ᱮ ᱯᱨᱮᱥᱚᱨᱟ ᱯᱩᱨᱟᱹ ᱞᱮ ᱦᱚᱨᱚ ᱵᱚᱨᱚ ᱪᱟᱵᱟ ᱜᱚᱫ ᱟᱠᱟᱱᱟ ᱥᱮᱛᱟᱜ ᱨᱮᱞᱮ ᱞᱚᱦᱚᱫᱚᱜ ᱠᱟᱱᱟ ᱜᱚᱢᱦᱟ ᱦᱟᱺᱰᱤ ᱵᱟᱞᱮ ᱧᱩ ᱛᱚᱨᱟ ᱟᱠᱟᱫᱼᱟ ᱦᱟᱹᱱᱤ ᱦᱚᱦᱚᱭᱮᱫ ᱠᱟᱱᱟ ᱦᱩᱭ ᱡᱟᱣᱨᱟᱭᱮᱫᱼᱟ ᱵᱚ ᱥᱮ ᱵᱟᱝ ᱥᱩᱠᱨᱤ ᱠᱚᱵᱚ ᱜᱚᱡ ᱠᱚᱣᱟ ᱟᱨᱦᱚᱸ ᱚᱲᱟᱜ ᱠᱚᱥᱮᱫ ᱫᱚ ᱫᱤᱱ ᱥᱟᱨᱟ ᱵᱚᱱ ᱜᱚᱡ ᱠᱚᱣᱟ ᱛᱟᱦᱮᱸ ᱫᱚ ᱪᱮᱫ ᱦᱚᱸ ᱫᱤᱱ ᱥᱟᱨᱟ ᱜᱚᱸᱜᱟ ᱠᱚᱫᱚ ᱟᱹᱛᱩ ᱪᱟᱵᱟ ᱠᱮᱫ ᱠᱚᱣᱟ ᱪᱮᱫ ᱪᱚᱝ ᱥᱩᱠᱨᱤ ᱡᱤᱞ ᱠᱚᱜᱮ ᱯᱤᱴᱷᱟᱹ ᱦᱩᱭᱩᱜᱼᱟ ᱱᱤᱭᱟᱹ ᱡᱚᱠᱷᱟ ᱤᱭᱟᱹ ᱨᱮᱫᱚ ᱱᱚᱣᱟ ᱠᱷᱟᱹᱞᱤ ᱰᱮᱢ ᱛᱟᱦᱮᱸ ᱠᱟᱱᱟ ᱮᱠᱷᱮᱱᱟᱜ ᱜᱮ ᱨᱚᱦᱚᱲ ᱨᱚᱦᱚᱲ ᱜᱮ ᱛᱟᱦᱮᱸ ᱠᱟᱱᱟ ᱠᱚᱢ ᱠᱚᱢ ᱫᱟᱜ ᱛᱟᱦᱮᱸ ᱠᱟᱱᱟ ᱱᱚᱣᱟ ᱨᱮᱞᱮ ᱯᱟᱴ ᱯᱟᱡᱟᱣ ᱠᱮᱜᱼᱟ ᱯᱩᱨᱟᱹ ᱯᱮᱨᱮᱡ ᱜᱚᱫ ᱟᱠᱟᱱᱟ ᱱᱤᱛᱚᱜ ᱫᱚ ᱦᱟᱸᱜ ᱦᱟᱱᱛᱮ ᱪᱟᱞᱟᱜᱼᱟ ᱦᱟᱱᱟ ᱟᱹᱛᱩ ᱥᱮᱫ ᱟᱞᱮ ᱟᱹᱛᱩ ᱜᱮᱫᱚ ᱦᱟᱱᱟ ᱪᱟᱸᱫᱚᱡᱷᱩᱨᱤ ᱯᱟᱥᱴᱟ ᱪᱟᱞᱟᱜᱼᱟ ᱟᱨ ᱚᱱᱛᱮ ᱫᱚ ᱡᱟᱭᱜᱟ ᱠᱚᱦᱚᱸ ᱚᱱᱛᱮ ᱢᱩᱰᱩ ᱱᱚᱣᱟ ᱫᱚ ᱟᱬᱜᱚ ᱟᱠᱟᱱᱟ ᱚᱱᱟ ᱚᱱᱟᱛᱮ ᱪᱟᱞᱟᱣ ᱞᱮᱱᱠᱷᱟᱱ ᱪᱮᱫ ᱦᱚᱸ ᱚᱥᱩᱵᱤᱫᱷᱟ ᱵᱟᱭ ᱦᱩᱭᱩᱜᱼᱟ

ᱚᱲᱟᱜ ᱥᱮᱫ ᱜᱮ ᱨᱩᱣᱟᱹᱲ ᱦᱩᱭᱩᱜ ᱠᱟᱱᱟ ᱵᱩᱨᱩ ᱦᱚᱲ ᱢᱟ ᱵᱩᱨᱩ ᱦᱚᱲ ᱡᱟᱦᱟᱸ ᱞᱮᱠᱟ ᱜᱮ ᱟᱫᱚ ᱠᱚᱢ ᱜᱚᱫ ᱠᱟᱱ ᱱᱚᱜᱼᱚᱭ ᱮᱱᱟᱝ ᱫᱚ ᱱᱚᱣᱟ ᱪᱮᱛᱟᱱ ᱠᱚᱛᱮ ᱪᱟᱞᱟᱜ ᱠᱟᱱ ᱛᱟᱦᱮᱸ ᱫᱚ ᱱᱤᱛᱚᱜ ᱫᱚ ᱯᱩᱨᱟᱹ ᱠᱚᱢ ᱜᱚᱫ ᱟᱠᱟᱱᱟ